ᱜᱚᱴᱟ ᱡᱤᱨᱟᱹ ᱫᱚ ᱢᱚᱡᱽ ᱚᱠᱚᱡ ᱛᱮ ᱱᱚᱝᱠᱟ ᱵᱚᱱ ᱥᱟᱞᱟ ᱥᱟᱯᱷᱟᱭᱮᱫᱟ ᱡᱚᱵᱽᱨᱟ ᱠᱚ ᱡᱩᱫᱤ ᱢᱮᱱᱟᱜ ᱠᱷᱟᱱ ᱫᱚᱵᱚᱱ ᱥᱟᱯᱷᱟ ᱠᱟᱜ ᱠᱟᱱᱟ ᱩᱱᱟᱹᱜ ᱱᱚᱝᱨᱟ ᱠᱚᱫᱚ ᱵᱟᱭ ᱧᱟᱢ ᱞᱮᱱᱟ ᱢᱚᱡᱽ ᱚᱠᱚᱡ ᱜᱮ ᱛᱟᱦᱮᱸ ᱠᱟᱱᱟ ᱜᱚᱴᱟ ᱡᱤᱨᱟᱹ ᱫᱚ ᱢᱚᱡᱽ ᱚᱠᱚᱡ ᱛᱮᱵᱚᱱ ᱥᱟᱞᱟ ᱥᱟᱯᱷᱟ ᱠᱮᱫᱟ ᱠᱚᱲᱦᱟᱭ ᱵᱚᱱ ᱫᱷᱤᱯᱟᱹ ᱦᱚᱪᱚ ᱠᱟᱫᱟ ᱟᱨ ᱦᱚᱸᱜᱼᱚ ᱱᱚᱣᱟ ᱡᱤᱨᱟᱹ ᱡᱟᱦᱟᱸ ᱵᱚᱱ ᱥᱟᱞᱟ ᱠᱮᱫᱟ ᱥᱟᱯᱷᱟ ᱠᱮᱫᱟ ᱥᱟᱞᱟ ᱥᱟᱯᱷᱟ ᱚᱱᱟ ᱵᱚᱱ ᱠᱷᱟᱸᱡᱚ ᱠᱮᱫᱟ ᱮᱠᱷᱮᱱ ᱠᱚᱨᱦᱟᱭ ᱨᱮ ᱡᱤᱨᱟᱹ ᱵᱚᱱ ᱠᱷᱟᱸᱡᱚ ᱠᱮᱫᱟ ᱟᱨ ᱱᱟᱥᱮᱱᱟᱜ ᱵᱚᱱ ᱟᱞᱟᱣ ᱧᱚᱜᱟ ᱱᱚᱜᱼᱚᱭ ᱪᱟᱴᱟ ᱯᱟᱴᱟ ᱥᱟᱰᱮᱭᱮᱱᱟ ᱟᱨ ᱥᱚ ᱦᱚᱸ ᱢᱚᱡᱽ ᱜᱮ ᱨᱟᱠᱟᱵ ᱮᱱᱟ ᱱᱤᱛᱚᱜ ᱫᱚᱵᱚᱱ ᱟᱬᱜᱚ ᱠᱟᱜᱼᱟ ᱱᱚᱜᱼᱚᱭ ᱱᱚᱣᱟ ᱯᱞᱮᱴ ᱨᱮᱜᱮ ᱵᱚᱱ ᱟᱬᱜᱚ ᱠᱟᱜ ᱠᱟᱱᱟ ᱱᱚᱣᱟ ᱯᱞᱮᱴ ᱨᱮ ᱡᱤᱨᱟᱹ ᱵᱚᱱ ᱫᱚᱦᱚ ᱠᱮᱫᱟ ᱱᱟᱥᱮᱱᱟᱜ ᱞᱟᱲᱮᱡ ᱚᱪᱚᱣᱟ ᱛᱟᱨᱯᱚᱨᱮ ᱵᱚᱱ ᱜᱨᱟᱭᱤᱱᱰᱟ ᱞᱟᱲᱮᱡ ᱟᱠᱟᱱ ᱛᱟᱵᱚᱱᱟ ᱡᱤᱨᱟᱹ ᱫᱚ ᱱᱤᱛᱚᱜ ᱫᱚ ᱜᱨᱟᱭᱤᱱᱰᱟᱨ ᱡᱟᱨ ᱨᱮᱵᱚᱱ ᱥᱟᱢᱵᱟᱣ ᱞᱮᱜᱮ ᱜᱨᱟᱭᱤᱱᱰᱟᱨ ᱡᱟᱨ ᱨᱮ ᱡᱚᱛᱚ ᱡᱤᱨᱟᱹ ᱵᱚᱱ ᱥᱟᱢᱵᱟᱣ ᱠᱮᱫᱟ ᱰᱷᱟᱠᱱᱟ ᱵᱚᱱ ᱵᱚᱱᱫᱚ ᱠᱮᱫᱟ ᱜᱨᱟᱭᱤᱱᱰ ᱞᱮᱜᱮ ᱵᱚᱱ ᱱᱚᱝᱠᱟ ᱜᱩᱸᱰᱟᱹᱭᱮᱱ ᱛᱟᱵᱚᱱᱟ ᱯᱞᱮᱴ ᱨᱮᱵᱚᱱ ᱤᱪᱟᱹᱲ ᱠᱟᱜ ᱠᱟᱱᱟ᱾ ᱯᱞᱮᱴ ᱨᱮ ᱤᱪᱟᱹᱲ ᱥᱟᱶ ᱥᱟᱶᱛᱮ ᱟᱹᱰᱤ ᱢᱚᱡᱽ ᱥᱚ ᱨᱟᱠᱟᱵ ᱮᱱᱟ᱾ ᱟᱵᱚᱣᱟᱜ ᱡᱤᱨᱟᱹ ᱵᱷᱟᱡᱟ ᱜᱩᱸᱰᱟᱹ ᱫᱚ ᱨᱮᱰᱤᱭᱮᱱ ᱛᱟᱵᱚᱱᱟ᱾ ᱡᱮᱢᱚᱱ ᱡᱮᱢᱚᱱ ᱫᱚᱨᱠᱟᱨ ᱛᱮᱢᱱᱤ ᱥᱚᱵᱽᱡᱤ ᱠᱚᱨᱮ ᱵᱚᱱ ᱮᱢᱚᱜᱼᱟ᱾ ᱟᱨ ᱱᱟᱥᱮᱱᱟᱜ ᱞᱟᱲᱮᱡ ᱞᱮᱱ ᱠᱷᱟᱱ ᱜᱮ ᱢᱤᱫᱴᱟᱝ ᱰᱤᱵᱟᱹ ᱨᱮᱵᱚᱱ ᱤᱪᱟᱹᱲ ᱠᱟᱜᱼᱟ᱾